ᱥᱟᱱᱟᱢ ᱠᱚᱜᱮ ᱡᱚᱦᱟᱨ ᱟᱹᱞᱤᱧᱟᱜ ᱥᱮᱪᱮᱫ ᱟᱠᱷᱲᱟ ᱤᱭᱩᱴᱩᱵᱽ ᱪᱮᱱᱮᱞ ᱛᱟᱞᱟᱛᱮ ᱡᱚᱛᱚ ᱦᱚᱲ ᱠᱚᱜᱮ ᱥᱟᱹᱜᱩᱱ ᱫᱟᱨᱟᱢ ᱟᱵᱚ ᱟᱭᱳ ᱟᱨ ᱵᱟᱵᱟ ᱠᱟᱛᱮ ᱡᱚᱛᱚ ᱦᱚᱲ ᱜᱮ ᱠᱩᱠᱢᱩ ᱛᱟᱦᱮᱱᱟ ᱟᱵᱚᱭᱤᱡ ᱵᱟᱹᱵᱩ ᱟᱵᱚᱭᱤᱡ ᱢᱟᱹᱭ ᱡᱚᱛᱚ ᱦᱚᱲ ᱜᱮ ᱵᱮᱥ ᱨᱟᱥᱛᱟ ᱛᱮᱠᱚ ᱥᱮᱱᱚᱜ ᱢᱟ ᱟᱭᱳ ᱵᱟᱵᱟᱦᱟᱜ ᱠᱩᱠᱢᱩ ᱦᱚᱯᱚᱱ ᱦᱚᱯᱚᱱ ᱠᱚ ᱪᱮᱛᱟᱱ ᱨᱮ ᱡᱟᱦᱟᱸ ᱛᱟᱦᱮᱱᱟ ᱚᱱᱟ ᱥᱟᱹᱨᱤᱜ ᱢᱟ ᱢᱮᱱᱛᱮ ᱤᱠᱷᱟᱹᱱ ᱱᱮᱛᱟᱨᱟᱜ ᱡᱩᱜᱽ ᱨᱮ ᱧᱮᱞᱚᱜ ᱠᱟᱱᱟ ᱟᱵᱚᱣᱟᱜ ᱠᱩᱠᱢᱩ ᱪᱮᱫ ᱥᱟᱹᱨᱤᱜᱼᱟ ᱚᱱᱟ ᱠᱩᱠᱢᱩ ᱠᱩᱠᱢᱩ ᱨᱮᱜᱮ ᱛᱟᱦᱮᱱ ᱠᱟᱱᱟ ᱛᱚᱵᱮ ᱱᱚᱣᱟ ᱠᱚ ᱤᱫᱤ ᱠᱟᱛᱮ ᱛᱮᱦᱮᱧᱟᱜ ᱜᱟᱯᱟᱞᱢᱟᱨᱟᱣ ᱵᱤᱱᱟᱹ ᱨᱳᱡᱽᱜᱟᱨ ᱛᱮ ᱵᱟᱯᱞᱟ ᱟᱵᱚ ᱞᱟᱹᱜᱤᱫ ᱟᱹᱜᱩᱭ ᱢᱟᱨᱟᱝ ᱫᱩᱨᱫᱚᱥᱟ ᱪᱮᱫ ᱞᱮᱠᱟᱨᱮ ᱚᱞ ᱯᱟᱲᱦᱟᱣ ᱠᱟᱛᱮ ᱜᱮᱭᱟᱱ ᱥᱮᱭᱟᱱ ᱠᱟᱛᱮ ᱡᱩᱣᱟᱹᱱ ᱠᱚᱲᱟ ᱠᱩᱲᱤ ᱠᱟᱛᱮ ᱜᱤᱫᱽᱨᱟᱹ ᱠᱚ ᱛᱟᱦᱮᱱ ᱠᱟᱱᱟ ᱤᱠᱷᱟᱹᱱ ᱟᱵᱚᱨᱮᱱ ᱥᱚᱢᱟᱡᱽ ᱨᱮᱱ ᱟᱵᱚ ᱥᱟᱱᱛᱟᱲ ᱥᱚᱢᱟᱡᱽ ᱨᱮᱱ ᱟᱹᱫᱤᱵᱟᱹᱥᱤ ᱥᱚᱢᱟᱡᱽ ᱨᱮᱱ ᱡᱩᱣᱟᱹᱱ ᱠᱩᱲᱤ ᱠᱚᱲᱟ ᱜᱤᱫᱽᱨᱟᱹ ᱠᱚ ᱧᱮᱞᱚᱜ ᱠᱟᱱᱟ ᱚᱴᱷᱨᱚ ᱵᱚᱨᱥᱚ ᱵᱟᱝ ᱯᱩᱨᱟᱹᱣ ᱛᱩᱞᱩᱡ ᱵᱟ ᱨᱳᱡᱽᱜᱟᱨ ᱟᱹᱣᱨᱤ ᱠᱚ ᱧᱟᱢ ᱛᱩᱞᱩᱡ ᱵᱟᱯᱞᱟᱜ ᱠᱟᱱᱟ ᱟᱵᱚᱨᱮᱱ ᱡᱩᱣᱟᱹᱱ ᱠᱚᱲᱟ ᱠᱩᱲᱤ ᱠᱚ ᱚᱞᱚᱜ ᱯᱟᱲᱦᱟᱜ ᱠᱟᱱᱟ ᱠᱚ ᱤᱠᱷᱟᱹᱱ ᱵᱟᱝ ᱨᱳᱡᱽᱜᱟᱨ ᱠᱟᱛᱮ ᱜᱮ ᱵᱟᱯᱞᱟ ᱟᱵᱚᱣᱟᱜ ᱯᱚᱨᱤᱵᱟᱨ ᱞᱟᱹᱜᱤᱫ ᱢᱤᱫᱴᱤᱡ ᱦᱮᱢᱟᱞ ᱵᱩᱨᱩ ᱞᱮᱠᱟ ᱩᱥᱩᱞ ᱫᱩᱨᱫᱚᱥᱟ ᱦᱟᱨᱟᱜ ᱠᱟᱱᱟ ᱪᱮᱠᱟᱛᱮ ᱟᱵᱚ ᱥᱚᱵ ᱵᱟᱹᱲ ᱵᱚᱱ ᱧᱮᱞ ᱠᱟᱜᱼᱟ ᱟᱵᱚᱨᱮᱱ ᱦᱚᱯᱚᱱ ᱦᱚᱯᱚᱱ ᱮᱨᱟ ᱠᱚ ᱵᱮᱥ ᱨᱳᱡᱽᱜᱟᱨ ᱠᱚ ᱧᱟᱢ ᱢᱟ ᱱᱤᱡᱮᱨᱟᱜ ᱠᱟᱴᱟ ᱛᱮᱠᱚ ᱛᱤᱸᱜᱩᱱ ᱢᱟ ᱱᱤᱡᱮ ᱠᱚ ᱨᱳᱡᱽᱜᱟᱨ ᱞᱮᱠᱷᱟᱱ ᱟᱠᱚ ᱨᱮᱱ ᱦᱚᱯᱚᱱ ᱦᱚᱯᱚᱱ ᱮᱨᱟ ᱠᱚ ᱵᱟᱹᱦᱩ ᱠᱚ ᱠᱤᱢᱤᱱ ᱠᱚ ᱵᱮᱥ ᱠᱚ ᱟᱹᱥᱩᱞ ᱠᱚᱣᱟ ᱤᱠᱷᱟᱹᱱ ᱟᱠᱚ ᱡᱮᱛᱮ ᱵᱟᱲᱮ ᱡᱩᱣᱟᱹᱱ ᱚᱠᱛᱚ ᱥᱮᱴᱮᱨᱚᱜ ᱠᱟᱱᱟ ᱚᱱᱟ ᱡᱩᱣᱟᱹᱱ ᱨᱟᱥᱟ ᱥᱚᱨᱚᱵᱚᱨᱚ ᱛᱮ ᱟᱠᱚ ᱩᱱᱩᱢ ᱰᱩᱵᱩᱡᱚᱜ ᱠᱟᱱᱟ ᱠᱚ ᱡᱟᱦᱟᱸ ᱪᱮ ᱟᱠᱚ ᱨᱟᱥᱛᱟ ᱵᱟᱝ ᱠᱚ ᱴᱷᱤᱠᱟᱹᱭᱮᱜᱼᱟ ᱚᱱᱟ ᱵᱤᱱᱟᱹ ᱨᱳᱡᱽᱜᱟᱨ ᱛᱮ ᱵᱟᱯᱞᱟ ᱟᱠᱚ ᱞᱟᱹᱜᱤᱫ ᱟᱹᱰᱤ ᱢᱟᱨᱟᱝ ᱮᱴᱠᱮᱴᱚᱬᱮ ᱥᱤᱨᱡᱟᱹᱣᱮᱫᱼᱟ ᱤᱠᱷᱟᱹᱱ ᱱᱚᱰᱮ ᱧᱮᱞᱚᱜ ᱠᱟᱱᱟ ᱟᱵᱚ ᱫᱤᱠᱩ ᱠᱚᱨᱮᱱ ᱜᱤᱫᱽᱨᱟᱹ ᱠᱚ ᱟᱠᱚᱨᱮᱱ ᱡᱩᱣᱟᱹᱱ ᱠᱚᱲᱟ ᱠᱩᱲᱤ ᱜᱤᱫᱽᱨᱟᱹ ᱠᱚ ᱯᱟᱲᱦᱟᱣ ᱠᱚ ᱪᱟᱵᱟ ᱠᱮᱫ ᱯᱚᱨᱮ ᱨᱳᱡᱽᱜᱟᱨ ᱨᱮᱭᱟᱜ ᱯᱟᱱᱛᱷᱟ ᱟᱴᱷᱨᱚ ᱵᱚᱨᱥᱚ ᱦᱩᱭᱮᱱ ᱯᱚᱨᱮ ᱨᱳᱡᱽᱜᱟᱨ ᱨᱮᱭᱟᱜ ᱯᱟᱱᱛᱷᱟ ᱠᱚ ᱧᱮᱞ ᱧᱟᱢᱮᱜᱼᱟ ᱟᱠᱚᱨᱮᱱ ᱟᱭᱳ ᱵᱟᱵᱟ ᱠᱚᱦᱚᱸ ᱨᱳᱡᱽᱜᱟᱨ ᱯᱟᱱᱛᱷᱟ ᱠᱚ ᱧᱮᱞ ᱧᱟᱢᱟᱠᱚ ᱠᱟᱱᱟ ᱛᱚᱵᱮ ᱩᱱ ᱡᱚᱦᱚᱜ ᱟᱠᱚᱣᱟᱜ ᱨᱳᱡᱽᱜᱟᱨ ᱯᱟᱱᱛᱷᱟ ᱧᱟᱢ ᱠᱟᱛᱮ ᱮᱱᱟᱝ ᱟᱠᱚᱣᱟᱜ ᱴᱷᱤᱠ ᱵᱚᱭᱮᱥ ᱨᱮ ᱩᱪᱤᱛ ᱵᱚᱭᱮᱥ ᱨᱮ ᱟᱠᱚ ᱵᱟᱯᱞᱟ ᱦᱩᱭᱩᱜ ᱠᱟᱱᱟ ᱵᱟᱯᱞᱟ ᱠᱟᱛᱮ ᱜᱷᱚᱨ ᱥᱚᱝᱥᱟᱨ ᱠᱚ ᱮᱦᱚᱵᱮᱜᱼᱟ ᱤᱠᱷᱟᱹᱱ ᱱᱚᱰᱮ ᱧᱮᱞᱚᱜ ᱠᱟᱱᱟ ᱟᱵᱚᱨᱮᱱ ᱥᱟᱱᱛᱟᱲ ᱦᱚᱯᱚᱱ ᱟᱵᱚᱨᱮᱱ ᱟᱹᱫᱤᱵᱟᱹᱥᱤ ᱦᱚᱯᱚᱱ ᱦᱚᱯᱚᱱ ᱮᱨᱟ ᱠᱚ ᱚᱠᱚᱭ ᱫᱚ ᱚᱴᱷᱨᱚ ᱵᱚᱨᱥᱚ ᱦᱩᱭᱩᱜ ᱠᱟᱱᱟ ᱚᱠᱚᱭ ᱫᱚ ᱵᱟᱭ ᱦᱩᱭᱩᱜ ᱠᱟᱱᱟ ᱚᱠᱚᱭ ᱫᱚ ᱚᱞᱚᱜ ᱵᱟᱹᱜᱤ ᱠᱟᱛᱮ ᱵᱟᱯᱞᱟᱜ ᱠᱟᱱᱟᱭ ᱚᱠᱚᱭ ᱫᱚ ᱚᱞᱚᱜ ᱪᱟᱵᱟ ᱠᱟᱛᱮ ᱵᱟᱯᱞᱟᱜ ᱠᱟᱱᱟᱭ ᱮᱱ ᱨᱮᱦᱚᱸ ᱟᱵᱚ ᱵᱤᱱᱟᱹ ᱨᱳᱡᱽᱜᱟᱨ ᱛᱮ ᱵᱟᱯᱞᱟ ᱟᱵᱚ ᱞᱟᱹᱜᱤᱫ ᱟᱹᱰᱤ ᱢᱟᱨᱟᱝ ᱫᱩᱨᱫᱚᱥᱟᱭ ᱟᱹᱜᱩᱭᱮᱫᱼᱟ ᱟᱵᱚᱣᱟᱜ ᱥᱚᱝᱥᱟᱨ ᱨᱮ ᱟᱹᱰᱤ ᱢᱟᱨᱟᱝ ᱫᱩᱨᱫᱚᱥᱟᱭ ᱟᱹᱜᱩᱭᱮᱫᱼᱟ ᱡᱟᱦᱟᱸ ᱪᱮ ᱟᱵᱚ ᱟᱨ ᱢᱤᱫ ᱫᱤᱱ ᱢᱟᱲᱟᱝ ᱥᱮᱫ ᱟᱠᱚᱣᱟᱜ ᱯᱚᱨᱤᱵᱟᱨ ᱟᱵᱚᱣᱟᱜ ᱯᱚᱨᱤᱵᱟᱨ ᱞᱟᱹᱜᱤᱫ ᱟᱹᱰᱤ ᱢᱟᱨᱟᱝ ᱫᱩᱨᱫᱚᱥᱟᱭ ᱵᱮᱱᱟᱣᱮᱫᱼᱟ ᱚᱱᱟ ᱠᱚ ᱤᱫᱤ ᱠᱟᱛᱮ ᱟᱵᱚ ᱟᱭᱳᱼᱵᱟᱵᱟ ᱦᱚᱸ ᱵᱩᱡᱷᱟᱹᱣ ᱫᱚᱨᱠᱟর ᱴᱚᱞᱟ ᱨᱮ ᱢᱮᱱᱟᱜ ᱠᱚ ᱵᱷᱟᱹᱭ ᱵᱚᱭᱦᱟ ᱵᱩᱡᱷᱟᱹᱣ ᱫᱚᱨᱠᱟর ᱡᱚᱛᱚ ᱦᱚᱲ ᱜᱮ ᱟᱵᱚᱣᱟᱜ ᱥᱚᱢᱟᱡᱽ ᱞᱟᱹᱜᱤᱫ ᱟᱵᱚᱨᱮᱱ ᱡᱩᱣᱟᱹᱱ ᱠᱚᱲᱟ ᱠᱩᱲᱤ ᱠᱚ ᱵᱩᱡᱷᱟᱹᱣ ᱠᱚ ᱫᱚᱨᱠᱟᱨ ᱡᱩᱣᱟᱹᱱ ᱠᱚᱲᱟ ᱠᱩᱲᱤ ᱵᱷᱚᱵᱤᱥᱚᱛᱨᱮ ᱟᱜᱟᱢᱤ ᱵᱷᱚᱵᱤᱥᱚᱛ ᱨᱮᱱ ᱟᱵᱚᱣᱟᱜ ᱥᱚᱝᱥᱟᱨ ᱨᱮᱱ ᱢᱩᱛᱩᱞ ᱠᱷᱩᱱᱴᱤ ᱠᱟᱱᱟ ᱠᱚ ᱛᱚᱵᱮ ᱱᱚᱣᱟ ᱠᱚ ᱟᱵᱚᱨᱮᱱ ᱦᱚᱯᱚᱱ ᱦᱚᱯᱚᱱᱨᱟ ᱠᱚ ᱡᱮᱢᱚᱱ ᱚᱴᱷᱨᱚ ᱵᱚᱨᱥᱚ ᱦᱩᱭ ᱠᱟᱛᱮ ᱨᱳᱡᱽᱜᱟᱨ ᱠᱚ ᱧᱟᱢ ᱢᱟ ᱨᱳᱡᱽᱜᱟᱨ ᱠᱟᱛᱮ ᱮᱱᱟᱝ ᱟᱵᱚ ᱪᱮᱫ ᱞᱮᱠᱟᱨᱮ ᱥᱩᱞᱩᱠ ᱨᱮᱵᱚ ᱵᱟᱯᱞᱟ ᱠᱚᱣᱟ ᱚᱱᱟ ᱨᱮᱭᱟᱜ ᱵᱚ ᱨᱤᱠᱟᱹᱭ ᱢᱟ ᱵᱟᱝᱠᱷᱟᱱ ᱫᱚ ᱟᱵᱚ ᱟᱜ ᱯᱚᱨᱤᱵᱟᱨ ᱡᱟᱦᱟᱸ ᱛᱤᱱᱟᱹᱜ ᱚᱞᱚᱜ ᱯᱟᱲᱦᱟᱣ ᱨᱮ ᱠᱷᱚᱨᱪᱚ ᱠᱚ ᱡᱟᱦᱟᱸ ᱛᱤᱱᱟᱹᱜ ᱮᱴᱠᱮᱴᱚᱬᱮ ᱠᱟᱛᱮ ᱟᱠᱚ ᱵᱚ ᱚᱞ ᱦᱚᱪᱚ ᱠᱟᱠᱚ ᱨᱳᱡᱽᱜᱟᱨ ᱧᱟᱢ ᱞᱟᱹᱜᱤᱫ ᱠᱩᱠᱢᱩ ᱵᱚ ᱧᱮᱞ ᱠᱟᱜ ᱚᱱᱟ ᱡᱤᱱᱤᱥ ᱠᱚ ᱦᱟᱥᱟ ᱫᱷᱩᱲᱤ ᱨᱮ ᱢᱮᱥᱟᱜᱼᱟ ᱛᱚᱵᱮ ᱟᱭᱳᱼᱵᱟᱵᱟ ᱵᱷᱟᱹᱭ ᱵᱚᱭᱦᱟ ᱱᱚᱣᱟ ᱠᱚ ᱵᱩᱡᱷᱟᱹᱣ ᱱᱤᱦᱟᱹᱛᱤ ᱫᱚᱨᱠᱟᱨ ᱠᱟᱱᱟ ᱟᱵᱚ ᱡᱚᱛᱚ ᱦᱚᱲ ᱜᱮᱵᱚ ᱥᱩᱢᱡᱷᱟᱹᱜᱼᱟ ᱟᱵᱚᱨᱤᱱ ᱦᱤᱡᱩᱜ ᱠᱟᱱ ᱜᱤᱫᱽᱨᱟᱹ ᱯᱤᱫᱽᱨᱟᱹ ᱠᱚ ᱡᱩᱣᱟᱹᱱ ᱠᱚᱲᱟ ᱠᱩᱲᱤ ᱠᱚ ᱥᱩᱢᱡᱷᱟᱹᱣ ᱠᱚᱣᱟ ᱵᱚ ᱩᱱᱠᱩᱣᱟᱜ ᱵᱷᱚᱵᱤᱥᱥᱚᱛ ᱞᱟᱹᱜᱤᱫ ᱟᱠᱚᱣᱟᱜ ᱵᱷᱚᱵᱤᱥᱥᱚᱛ ᱞᱟᱹᱜᱤᱫ ᱟᱵᱚ ᱨᱳᱡᱽᱜᱟᱨ ᱧᱟᱢ ᱠᱟᱛᱮ ᱨᱳᱡᱽᱜᱟᱨ ᱯᱚᱱᱛᱷᱟ ᱥᱟᱵ ᱠᱮᱴᱮᱡ ᱠᱟᱛᱮ ᱮᱱᱟᱝ ᱟᱵᱚ ᱵᱟᱯᱞᱟ ᱥᱮᱫ ᱵᱚᱱ ᱢᱟᱲᱟᱝᱚᱜ ᱢᱟ ᱵᱟᱝᱠᱷᱟᱱ ᱟᱵᱚᱣᱟᱜ ᱥᱚᱝᱥᱟᱨ ᱟᱵᱚᱣᱟᱜ ᱯᱚᱨᱤᱵᱟᱨ ᱟᱹᱰᱤ ᱫᱚᱭᱚᱱᱤᱭᱚ ᱚᱵᱚᱥᱛᱷᱟ ᱨᱮ ᱛᱮᱦᱮᱧ ᱢᱮᱱᱟᱜᱼᱟ ᱟᱹᱰᱤ ᱫᱚᱭᱚᱱᱤᱭᱚ ᱚᱵᱚᱥᱛᱷᱟ ᱨᱮ ᱛᱮᱦᱮᱧ ᱚᱱᱟ ᱠᱷᱟᱹᱛᱤᱨ ᱜᱮ ᱟᱵᱚ ᱥᱟᱱᱛᱟᱲ ᱟᱵᱚ ᱟᱹᱫᱤᱵᱟᱹᱥᱤ ᱥᱚᱢᱟᱡᱽ ᱩᱱᱟᱹᱜ ᱞᱟᱛᱟᱨ ᱨᱮ ᱢᱮᱱᱟᱜᱼᱟ ᱟᱵᱚ ᱱᱤᱦᱟᱹᱛᱤ ᱡᱚᱛᱚ ᱦᱚᱲ ᱜᱮ ᱩᱭᱦᱟᱹᱨ ᱞᱟᱹᱠᱛᱤ ᱠᱟᱱᱟ ᱛᱚᱵᱮ ᱥᱟᱱᱟᱢ ᱠᱚ ᱱᱮᱦᱚᱨ ᱟᱹᱞᱤᱧᱟᱜ ᱪᱮᱱᱮᱞ ᱛᱟᱞᱟᱛᱮ ᱟᱵᱚ ᱡᱚᱛᱚ ᱦᱚᱲ ᱜᱮ ᱵᱩᱡᱷᱟᱹᱣ ᱞᱮᱱᱠᱷᱟᱱ ᱟᱵᱚᱣᱟᱜ ᱥᱟᱶᱛᱟ ᱥᱚᱢᱟᱡᱽ ᱟᱵᱚᱣᱟᱜ ᱡᱟᱹᱛᱤ ᱡᱚᱛᱚᱣᱟᱜ ᱜᱮ ᱥᱚᱡᱷᱮᱜᱼᱟ ᱢᱟ ᱛᱚᱵᱮ ᱟᱵᱚ ᱡᱚᱛᱚ ᱦᱚᱲᱟᱜ ᱵᱤᱪᱟᱹᱨ ᱠᱚᱢᱮᱱᱴ ᱛᱟᱞᱟᱛᱮ ᱩᱫᱩᱜ ᱥᱚᱫᱚᱨ ᱢᱟ ᱮᱱᱠᱷᱟᱱ ᱫᱚ ᱟᱵᱚᱣᱟᱜ ᱥᱟᱶᱛᱟ ᱟᱵᱚᱣᱟᱜ ᱯᱚᱨᱤᱵᱟᱨ ᱟᱵᱚᱣᱟᱜ ᱥᱚᱝᱥᱟᱨ ᱥᱚᱱᱟ ᱥᱚᱝᱥᱟᱨ ᱜᱮ ᱵᱮᱱᱟᱜᱼᱟ ᱢᱟ ᱛᱚᱵᱮ ᱤᱱᱟᱹᱜ ᱜᱮ ᱡᱚᱦᱟᱨ